ᱡᱚᱦᱟᱨ ᱜᱮ ᱥᱟᱱᱟᱢ ᱧᱮᱧᱮᱞᱤᱭᱟᱹ ᱠᱚ ᱟᱯᱮ ᱯᱮ ᱧᱮᱞᱮᱫᱼᱟ ᱮᱱᱮᱡ ᱥᱮᱨᱮᱧ ᱤᱭᱩᱴᱤᱭᱩᱵᱽ ᱪᱮᱱᱮᱞ ᱛᱚ ᱛᱤᱦᱤᱧ ᱫᱚᱧ ᱞᱟᱹᱭ ᱟᱯᱮᱭᱟ ᱦᱳᱣᱟᱴᱥᱮᱯ ᱥᱮ ᱯᱷᱮᱥᱵᱩᱠ ᱨᱮ ᱤᱝᱞᱤᱥ ᱛᱮ ᱪᱤᱠᱟᱹ ᱠᱟᱛᱮ ᱢᱮᱥᱮᱡᱽ ᱯᱮ ᱠᱩᱞᱟ ᱥᱮ ᱯᱮ ᱪᱟᱴᱤᱝᱟ ᱛᱚ ᱤᱝᱞᱤᱥ ᱢᱟ ᱟᱵᱚ ᱵᱟᱵᱚᱱ ᱵᱟᱲᱟᱭ ᱵᱷᱟᱹᱞᱤ ᱚᱠᱚᱡ ᱛᱮ ᱛᱚ ᱤᱧᱤᱧ ᱞᱟᱹᱭ ᱟᱯᱮᱭᱟ ᱮᱠᱫᱚᱢ ᱵᱟᱵᱚᱱ ᱵᱟᱲᱟᱭ ᱨᱮᱦᱚᱸ ᱤᱝᱞᱤᱥ ᱛᱮᱵᱚᱱ ᱪᱟᱴᱤᱝᱟ ᱛᱤᱦᱤᱧ ᱠᱷᱚᱡ ᱫᱚ ᱟᱨ ᱥᱮᱬᱟ ᱦᱚᱸ ᱵᱚᱱ ᱥᱮᱬᱟ ᱫᱟᱲᱮᱭᱟᱜᱼᱟ ᱟᱵᱚ ᱫᱷᱮᱭᱟᱱ ᱨᱮ ᱫᱚᱦᱚ ᱞᱟᱜᱟᱣ ᱵᱚᱱᱟ ᱡᱮ ᱱᱚᱣᱟ ᱨᱮᱱᱟᱜ ᱢᱟᱱᱮ ᱪᱮᱫ ᱦᱩᱭᱩᱜ ᱠᱟᱱᱟ ᱛᱚᱵᱮ ᱠᱷᱟᱱ ᱜᱮ ᱤᱝᱞᱤᱥ ᱦᱚᱸ ᱵᱚᱱ ᱥᱮᱬᱟᱭᱟ ᱟᱨ ᱤᱝᱞᱤᱥ ᱛᱮ ᱪᱟᱴᱤᱝ ᱦᱚᱸ ᱵᱚᱱ ᱥᱮᱬᱟᱭᱟ ᱟᱨ ᱚᱱᱟ ᱪᱟᱴᱤᱝ ᱞᱟᱹᱜᱤᱫ ᱛᱮ ᱟᱵᱚ ᱮᱯᱥ ᱨᱮᱱᱟᱜ ᱯᱨᱳᱭᱳᱡᱚᱱ ᱦᱩᱭᱩᱜ ᱛᱟᱵᱚᱱᱟ ᱛᱚ ᱯᱩᱭᱞᱩ ᱨᱮ ᱛᱟᱦᱚᱞᱮ ᱰᱮᱴᱟ ᱚᱱ ᱞᱟᱜᱟᱣ ᱵᱚᱱᱟ ᱰᱮᱴᱟ ᱤᱧᱟᱹᱜ ᱚᱱ ᱜᱮᱭᱟ ᱚᱱ ᱦᱩᱭ ᱞᱮᱱ ᱠᱷᱟᱱ ᱯᱞᱮ ᱥᱴᱳᱨ ᱡᱷᱤᱡᱽ ᱯᱮ ᱯᱞᱮ ᱥᱴᱳᱨ ᱡᱷᱤᱡ ᱠᱟᱛᱮ ᱥᱟᱨᱪ ᱵᱟᱨ ᱨᱮ ᱚᱞ ᱦᱩᱭᱩᱜ ᱛᱟᱵᱚᱱᱟ ᱡᱤ ᱵᱳᱨᱰ ᱡᱤ ᱵᱤ ᱳ ᱮ ᱟᱨ ᱰᱤ ᱧᱮᱞ ᱮᱫᱟᱯᱮ ᱡᱤ ᱵᱳᱨᱰ ᱚᱞ ᱦᱩᱭ ᱠᱷᱟᱱ ᱥᱟᱨᱪ ᱨᱮᱵᱚᱱ ᱠᱞᱤᱠᱟ ᱛᱚ ᱥᱟᱨᱪ ᱨᱮ ᱠᱞᱤᱠ ᱞᱮᱠᱷᱟᱱ ᱤᱱᱠᱟ ᱤᱱᱴᱟᱨᱯᱷᱮᱥ ᱦᱤᱡᱩᱜᱼᱟ ᱛᱚ ᱡᱤ ᱵᱳᱨᱰ ᱨᱮᱧ ᱠᱞᱤᱠ ᱠᱮᱫᱟ ᱟᱨ ᱢᱤᱫ ᱫᱷᱟᱣ ᱛᱚ ᱱᱚᱣᱟ ᱟᱯᱮ ᱤᱱᱥᱴᱚᱞ ᱯᱮ ᱤᱧᱟᱹᱜ ᱫᱚ ᱯᱷᱳᱱ ᱨᱮᱜᱮ ᱦᱮᱱᱟᱜᱼᱟ ᱚᱱᱟ ᱠᱷᱟᱹᱛᱤᱨ ᱛᱮ ᱟᱱᱤᱱᱥᱴᱚᱞ ᱨᱟᱠᱟᱵ ᱠᱟᱱᱟ ᱳᱯᱮᱱ ᱦᱚᱸ ᱵᱟᱝ ᱨᱟᱠᱟᱵ ᱠᱟᱱᱟ ᱟᱯᱮ ᱡᱩᱫᱤ ᱯᱮ ᱤᱱᱥᱴᱚᱞᱟ ᱛᱟᱦᱚᱞᱮ ᱳᱯᱮᱱ ᱨᱟᱠᱟᱵ ᱫᱟᱲᱮᱭᱟᱛᱟ ᱯᱮᱭᱟ ᱟᱨ ᱵᱟᱝ ᱨᱟᱠᱟᱵ ᱠᱷᱟᱡ ᱵᱮᱠ ᱨᱮ ᱦᱤᱡᱩᱜ ᱯᱮ ᱤᱧ ᱞᱮᱠᱟ ᱵᱮᱠ ᱨᱮ ᱦᱮᱡ ᱠᱟᱛᱮ ᱟᱵᱚ ᱯᱷᱳᱱ ᱨᱮᱱᱟᱜ ᱥᱮᱴᱤᱝ ᱨᱮ ᱪᱟᱞᱟᱜ ᱞᱟᱜᱟᱣ ᱵᱚᱱᱟ ᱛᱟᱨᱯᱚᱨ ᱱᱚᱰᱮ ᱟᱵᱚ ᱯᱟᱸᱡᱟ ᱞᱟᱜᱟᱣ ᱵᱚᱱᱟ ᱞᱮᱝᱜᱩᱭᱮᱡᱽ ᱮᱱᱰ ᱤᱱᱯᱩᱴ ᱡᱩᱫᱤ ᱵᱟᱨᱦᱮ ᱨᱮᱜᱮ ᱟᱯᱮᱭᱟᱜ ᱢᱮᱱᱟᱜ ᱛᱟᱯᱮᱭᱟ ᱛᱟᱦᱚᱞᱮ ᱱᱟᱯᱟᱭ ᱠᱟᱛᱷᱟ ᱠᱟᱱᱟ ᱟᱨ ᱡᱩᱫᱤ ᱵᱟᱨᱦᱮ ᱨᱮ ᱵᱟᱹᱱᱩᱜ ᱛᱟᱯᱮᱭᱟ ᱛᱟᱦᱚᱞᱮ ᱤᱧ ᱞᱮᱠᱟ ᱮᱰᱤᱥᱚᱱᱟᱞ ᱥᱮᱴᱤᱝ ᱨᱮ ᱥᱮᱱ ᱠᱟᱛᱮ ᱪᱮᱠ ᱫᱟᱲᱮᱭᱟᱜ ᱯᱮ ᱧᱮᱞ ᱫᱟᱯᱮ ᱮᱰᱤᱥᱚᱱᱟᱞ ᱥᱮᱴᱤᱝ ᱛᱚ ᱟᱯᱮ ᱱᱚᱝᱠᱟ ᱞᱮᱝᱜᱩᱭᱮᱡᱽ ᱮᱢ ᱤᱱᱯᱩᱴ ᱱᱚᱣᱟ ᱵᱟᱨᱦᱮ ᱨᱮ ᱛᱟᱦᱮᱸ ᱫᱟᱲᱮᱭᱟ ᱛᱟᱯᱮᱭᱟ ᱟᱨ ᱡᱩᱫᱤ ᱵᱟᱹᱱᱩᱜᱼᱟ ᱛᱟᱦᱚᱞᱮ ᱤᱧ ᱞᱮᱠᱟ ᱮᱰᱤᱥᱚᱱᱟᱞ ᱥᱮᱴᱤᱝ ᱨᱮ ᱵᱚᱞᱚ ᱠᱟᱛᱮ ᱞᱮᱝᱜᱩᱭᱮᱡᱽ ᱮᱱᱰ ᱤᱱᱯᱩᱴ ᱨᱮ ᱠᱞᱤᱠ ᱞᱟᱜᱟᱣ ᱵᱚᱱᱟ ᱛᱟᱨᱯᱚᱨ ᱠᱟᱨᱮᱱᱴ ᱠᱤᱵᱳᱨᱰ ᱨᱮ ᱠᱞᱤᱠ ᱠᱟᱛᱮ ᱧᱮᱞ ᱛᱟᱯᱮ ᱯᱮᱭᱟ ᱠᱤᱵᱳᱨᱰ ᱦᱮᱱᱟᱜᱼᱟ ᱜᱩᱜᱩᱞ ᱵᱷᱚᱭᱮᱥ ᱴᱟᱭᱯᱤᱝ ᱯᱷᱮᱥ ᱠᱤᱵᱳᱨᱰ ᱯᱷᱮᱥ ᱢᱚᱡᱤ ᱠᱤᱵᱳᱨᱰ ᱛᱚ ᱟᱵᱚ ᱡᱤ ᱵᱳᱨᱰ ᱥᱤᱞᱮᱠᱴ ᱞᱟᱜᱟᱣ ᱵᱚᱱᱟ ᱛᱟᱨᱯᱚᱨ ᱢᱮᱱᱮᱡᱽ ᱠᱤᱴ ᱵᱚ ᱠᱞᱤᱠ ᱠᱟᱛᱮ ᱟᱵᱚ ᱡᱤ ᱵᱳᱨᱰ ᱥᱤᱞᱮᱠᱴ ᱞᱟᱜᱟᱣ ᱵᱚᱱᱟ ᱱᱚᱣᱟ ᱚᱱ ᱯᱟᱥᱴᱟ ᱫᱚ ᱵᱟᱵᱚᱱ ᱠᱞᱤᱠᱟ ᱡᱤ ᱵᱳᱨᱰ ᱡᱟᱦᱟᱸ ᱴᱷᱮᱡ ᱚᱸᱰᱮ ᱵᱚᱱ ᱠᱞᱤᱠᱟ ᱛᱚᱵᱮ ᱠᱷᱟᱡ ᱜᱮ ᱡᱤ ᱵᱳᱨᱰ ᱨᱮᱱᱟᱜ ᱥᱮᱴᱤᱝ ᱠᱚ ᱦᱮᱡ ᱟᱵᱚᱱᱟ ᱛᱟᱨᱯᱚᱨ ᱞᱮᱝᱜᱩᱭᱮᱡᱽ ᱟᱵᱚ ᱵᱟᱝᱞᱟ ᱛᱮᱵᱚᱱ ᱚᱞᱟ ᱚᱱᱟ ᱠᱷᱟᱹᱛᱤᱨ ᱛᱮ ᱞᱮᱝᱜᱩᱭᱮᱡᱽ ᱨᱮ ᱠᱞᱤᱠ ᱞᱟᱜᱟᱣ ᱵᱚᱱᱟ ᱛᱚ ᱯᱩᱭᱞᱩ ᱫᱚ ᱱᱚᱜᱼᱚᱭ ᱱᱚᱝᱠᱟ ᱛᱟᱦᱮᱱᱟ ᱰᱤᱞᱤᱴ ᱠᱟᱜ ᱞᱟᱹᱜᱤᱫ ᱯᱩᱭᱞᱩ ᱫᱚ ᱱᱤᱝᱠᱟᱹ ᱛᱟᱦᱮᱱᱟ ᱛᱚ ᱟᱵᱚ ᱤᱝᱞᱤᱥ ᱫᱚ ᱟᱡ ᱛᱮᱜᱮ ᱛᱟᱦᱮᱱᱟ ᱛᱚ ᱟᱵᱚ ᱵᱟᱝᱞᱟ ᱥᱤᱞᱮᱠᱴ ᱞᱟᱹᱜᱤᱫ ᱛᱮ ᱮᱰ ᱠᱤᱵᱳᱨᱰ ᱨᱮ ᱞᱟᱛᱟᱨ ᱨᱮᱯᱮ ᱧᱮᱞ ᱮᱫᱟ ᱱᱚᱰᱮ ᱠᱞᱤᱠ ᱞᱟᱜᱟᱣ ᱵᱚᱱᱟ ᱛᱟᱨᱯᱚᱨ ᱟᱹᱰᱤ ᱟᱭᱢᱟ ᱞᱮᱝᱜᱩᱭᱮᱡᱽ ᱦᱤᱡᱩᱜᱼᱟ ᱥᱟᱱᱛᱟᱞᱤ ᱦᱚᱸ ᱢᱮᱱᱟᱜ ᱜᱮᱭᱟ ᱧᱮᱞ ᱮᱫᱟᱯᱮ ᱥᱟᱱᱛᱟᱞᱤ ᱵᱮᱝᱜᱚᱞᱤ ᱥᱟᱱᱛᱟᱞᱤ ᱚᱞ ᱪᱤᱠᱤ ᱥᱟᱱᱛᱟᱞᱤ ᱞᱮᱴᱤᱱ ᱟᱵᱚ ᱫᱚ ᱵᱟᱝᱞᱟ ᱛᱮᱵᱚᱱ ᱚᱞᱟ ᱚᱱᱟ ᱠᱷᱟᱹᱛᱤᱨ ᱛᱮ ᱵᱮᱝᱜᱚᱞᱤ ᱨᱮᱵᱚᱱ ᱪᱟᱞᱟᱜᱼᱟ ᱮ ᱵᱤ ᱮ ᱫᱤᱭᱮ ᱧᱮᱞ ᱮᱫᱟᱯᱮ ᱵᱤᱜᱷᱮᱨᱤ ᱵᱤᱜᱷᱮᱨᱤ ᱵᱮᱝᱜᱚᱞᱤ ᱚᱠᱚᱭ ᱤᱱᱟᱹ ᱛᱤᱱ ᱥᱟᱺᱜᱤᱧ ᱨᱮ ᱦᱮᱱᱟᱜᱼᱟ ᱵᱟᱝᱞᱟ ᱧᱮᱞ ᱫᱟᱯᱮ ᱵᱟᱝᱞᱟ ᱵᱟᱝᱞᱟ ᱨᱮ ᱥᱤᱞᱮᱠᱴ ᱟᱵᱚᱱ ᱵᱟᱝᱞᱟ ᱵᱟᱝᱞᱟᱫᱮᱥ ᱵᱟᱝᱞᱟ ᱤᱱᱰᱤᱭᱟ ᱵᱟᱝᱞᱟ ᱞᱮᱴᱤᱱ ᱵᱟᱝᱞᱟ ᱤᱱᱰᱤᱭᱟᱧ ᱥᱤᱞᱮᱠᱴ ᱠᱮᱫᱟ ᱛᱟᱨᱯᱚᱨ ᱚᱠᱟᱴᱟᱜ ᱠᱤᱵᱳᱨᱰ ᱵᱚᱱ ᱪᱚᱭᱮᱥ ᱮᱫᱟ ᱮ ᱵᱤ ᱥᱤ ᱰᱤ ᱥᱮ ᱚ ᱟ ᱠᱚ ᱠᱷ ᱛᱚ ᱤᱧ ᱫᱚ ᱚ ᱟ ᱠᱚ ᱠᱷ ᱤᱧ ᱥᱤᱞᱮᱠᱴ ᱠᱮᱫᱟ ᱟᱨ ᱱᱚᱣᱟᱴᱟᱜ ᱫᱚᱧ ᱦᱟᱴᱟᱣ ᱠᱟᱫᱟ ᱛᱟᱨᱯᱚᱨ ᱞᱟᱛᱟᱨ ᱨᱮ ᱰᱟᱱ ᱨᱮ ᱠᱞᱤᱠ ᱦᱩᱭᱩᱜᱼᱟ ᱛᱚᱵᱮ ᱠᱷᱟᱱ ᱜᱮ ᱟᱵᱚᱣᱟᱜ ᱵᱟᱝᱞᱟ ᱠᱤᱵᱳᱨᱰ ᱥᱤᱞᱮᱠᱴ ᱮᱱᱟ ᱛᱚ ᱱᱤᱛᱚᱜ ᱫᱚ ᱵᱮᱠ ᱨᱮᱵᱚᱱ ᱦᱤᱡᱩᱜᱼᱟ ᱛᱟᱨᱯᱚᱨ ᱟᱵᱚ ᱱᱤᱛᱚᱜ ᱦᱳᱣᱟᱴᱥᱮᱯ ᱨᱮᱵᱚᱱ ᱪᱟᱴᱤᱝᱼᱟ ᱥᱮ ᱯᱷᱮᱥᱵᱩᱠ ᱨᱮ ᱛᱚ ᱤᱧ ᱫᱚ ᱦᱳᱣᱟᱴᱥᱮᱯ ᱤᱧ ᱳᱯᱮᱱᱟ ᱛᱚ ᱦᱳᱣᱟᱴᱥᱮᱯ ᱳᱯᱮᱱ ᱠᱤᱫᱟᱹᱧ ᱛᱟᱨᱯᱚᱨ ᱢᱤᱫᱴᱮᱱ ᱠᱚᱱᱴᱟᱠᱴ ᱤᱧ ᱥᱤᱞᱮᱠᱴ ᱠᱮᱫᱟ ᱛᱚ ᱱᱩᱭ ᱥᱟᱞᱟᱜ ᱟᱵᱚ ᱤᱝᱞᱤᱥ ᱛᱮᱵᱚᱱ ᱜᱟᱞᱢᱟᱨᱟᱣᱟ ᱛᱚ ᱚᱞ ᱟᱵᱚᱱ ᱵᱟᱝᱞᱟ ᱛᱮ ᱛᱚ ᱚᱱᱟ ᱠᱷᱟᱹᱛᱤᱨ ᱛᱮ ᱱᱚᱣᱟ ᱯᱨᱤᱛᱷᱤᱵᱤ ᱟᱭᱠᱚᱱ ᱨᱮ ᱠᱞᱤᱠ ᱞᱟᱜᱟᱣ ᱵᱚᱱᱟ ᱛᱚᱵᱮ ᱠᱷᱟᱱ ᱜᱮ ᱵᱟᱝᱞᱟ ᱦᱩᱭᱩᱜᱼᱟ ᱛᱟᱨᱯᱚᱨ ᱱᱚᱸᱰᱮ ᱡᱟᱦᱟᱸ ᱧᱮᱞᱚᱜ ᱠᱟᱱᱟ ᱱᱚᱣᱟ ᱫᱚ ᱴᱨᱟᱱᱥᱞᱮᱴᱚᱨ ᱠᱚ ᱢᱮᱛᱟᱜᱼᱟ ᱱᱚᱣᱟ ᱨᱮ ᱠᱞᱤᱠ ᱞᱟᱜᱟᱣ ᱵᱚᱱᱟ ᱛᱟᱯᱚᱨ ᱱᱚᱸᱰᱮ ᱵᱟᱝ ᱚᱱᱩᱵᱟᱫᱽ ᱠᱚᱨᱟᱣ ᱡᱚᱱᱚ ᱮᱠᱷᱟᱱ ᱴᱟᱭᱤᱯ ᱠᱚᱨᱩᱱ ᱱᱚᱸᱰᱮ ᱚᱞ ᱞᱟᱜᱟᱣ ᱵᱚᱱᱟ ᱛᱟᱯᱚᱨ ᱵᱟᱝᱞᱟ ᱡᱩᱫᱤ ᱱᱚᱸᱰᱮ ᱤᱝᱞᱤᱥ ᱛᱟᱦᱮᱱᱟ ᱤᱝᱨᱮᱡᱤ ᱱᱤᱝᱠᱟᱹ ᱡᱩᱫᱤ ᱛᱟᱦᱮᱱᱟ ᱛᱟᱦᱚᱞᱮ ᱱᱚᱸᱰᱮ ᱠᱷᱚᱱ ᱵᱚᱱ ᱱᱚᱸᱰᱮ ᱫᱚ ᱵᱟᱝᱞᱟᱭᱟᱵᱚᱱ ᱟᱨ ᱱᱚᱣᱟ ᱯᱟᱥᱴᱟ ᱫᱚᱵᱚᱱ ᱤᱝᱞᱤᱥᱟ ᱛᱚ ᱱᱚᱣᱟ ᱯᱟᱥᱴᱟ ᱤᱝᱞᱤᱥ ᱡᱟᱦᱟᱸ ᱚᱱᱟ ᱫᱚ ᱵᱮᱝᱜᱚᱞᱤ ᱵᱚᱱ ᱵᱟᱝᱞᱟ ᱠᱷᱚᱱ ᱵᱚᱱ ᱤᱝᱞᱤᱥᱟ ᱡᱮᱦᱮᱛᱩ ᱛᱟᱨᱯᱚᱨ ᱱᱚᱸᱰᱮ ᱦᱤᱱᱫᱤ ᱡᱟᱦᱟᱸ ᱦᱮᱱᱟᱜᱼᱟ ᱚᱱᱟ ᱫᱚᱵᱚᱱ ᱤᱝᱨᱮᱡᱤᱭᱟ ᱛᱟᱨᱯᱚᱨ ᱚᱱᱟ ᱵᱟᱝᱞᱟ ᱛᱮᱵᱚᱱ ᱚᱞᱟ ᱡᱟᱦᱟᱱᱟᱜ ᱜᱮᱵᱚᱱ ᱚᱞᱟ ᱛᱩᱢᱤ ᱠᱚᱛᱷᱟᱭ ᱟᱪᱷᱳ ᱛᱩᱢᱤ ᱠᱚᱛᱷᱟᱭ

ᱱᱟ ᱛᱚ ᱱᱚᱰᱮ ᱦᱚᱭ ᱚᱞ ᱟᱠᱟᱱᱟ ᱱᱚᱣᱟ ᱫᱚᱵᱚᱱ ᱜᱮᱫ ᱠᱟᱜᱼᱟ ᱧᱮᱞ ᱫᱟᱯᱮ ᱟᱢᱤ ᱤᱝᱨᱮᱡᱤ ᱵᱚᱞᱛᱮ ᱯᱟᱨᱮ ᱱᱟ ᱟᱭ ᱠᱮᱱ ᱱᱚᱴ ᱥᱯᱤᱠ ᱤᱝᱞᱤᱥ ᱟᱡ ᱛᱮᱜᱮ ᱚᱞ ᱟᱠᱟᱱᱟ ᱛᱟᱨᱯᱚᱨ ᱥᱮᱱᱰ ᱵᱚᱱ ᱠᱞᱤᱠᱟ ᱛᱚ ᱱᱚᱣᱟ ᱢᱟ ᱤᱝᱞᱤᱥ ᱦᱩᱭᱮᱱ ᱱᱤᱛᱚᱜ ᱫᱚ ᱦᱤᱱᱫᱤ ᱵᱚᱱ ᱥᱮᱬᱟᱭᱟ ᱛᱚ ᱚᱱᱟ ᱠᱷᱟᱹᱛᱤᱨ ᱛᱮ ᱤᱝᱨᱮᱡᱤ ᱫᱚᱵᱚᱱ ᱦᱤᱱᱫᱤᱭᱟ ᱛᱚ ᱚᱱᱟᱜᱮ ᱟᱨᱚ ᱵᱚᱱ ᱚᱞᱟ ᱟᱢᱤ ᱩᱱᱤ ᱦᱤᱱᱫᱤ ᱟᱹᱢᱤ ᱦᱤᱱᱫᱤ ᱵᱚᱞᱛᱮ ᱯᱟᱨᱤᱱᱟ ᱛᱚ ᱚᱞ ᱠᱤᱫᱟᱹᱧ ᱧᱮᱞ ᱞᱮᱯᱮ ᱪᱮᱛᱟᱱ ᱨᱮ ᱢᱩᱡᱮ ᱦᱤᱱᱫᱤ ᱱᱤᱦᱤ ᱟᱛᱤ ᱟᱡ ᱛᱮᱜᱮ ᱨᱟᱠᱟᱵ ᱮᱱᱟ ᱥᱮᱱᱰ ᱨᱮᱵᱚᱱ ᱠᱞᱤᱠᱟ ᱛᱚ ᱱᱤᱝᱠᱟᱹ ᱠᱟᱛᱮ ᱟᱵᱚ ᱦᱤᱱᱫᱤ ᱤᱝᱞᱤᱥ ᱛᱮᱵᱚᱱ ᱪᱟᱴ ᱫᱟᱲᱮᱭᱟᱜᱼᱟ ᱡᱟᱹᱱᱤᱡ ᱠᱷᱟᱱ ᱯᱮ ᱵᱩᱡᱽ ᱫᱟᱲᱮᱭᱟᱫᱟ ᱥᱤᱴᱤᱝ ᱡᱩᱛ ᱠᱷᱚᱱ ᱛᱮᱯᱮ ᱧᱮᱞᱟ ᱟᱨ ᱵᱟᱯᱮ ᱵᱩᱡᱽ ᱫᱟᱲᱮᱭᱟᱜ ᱠᱷᱟᱱ ᱫᱚ ᱠᱚᱱᱴᱟᱠᱴ ᱫᱟᱲᱮᱭᱟᱜᱼᱟ ᱯᱮ ᱦᱳᱣᱟᱴᱥᱮᱯ ᱨᱮ ᱚᱱᱟ ᱦᱳᱣᱟᱴᱥᱮᱯ ᱱᱚᱣᱟ ᱵᱷᱤᱰᱤᱭᱳ ᱨᱮᱱᱟᱜ ᱰᱤᱥᱠᱨᱤᱯᱥᱮᱱ ᱨᱮ ᱮᱢ ᱛᱟᱦᱮᱱᱟ ᱦᱳᱣᱟᱴᱥᱮᱯ ᱨᱮᱱᱟᱜ ᱱᱟᱢᱵᱟᱨ ᱚᱸᱰᱮ ᱠᱷᱚᱱ ᱯᱮ ᱠᱚᱱᱴᱟᱠᱴ ᱫᱟᱲᱮᱭᱟᱜᱼᱟ ᱛᱚ ᱴᱤᱠ ᱨᱮ ᱠᱞᱤᱠ ᱠᱟᱛᱮᱫ ᱟᱫᱚ ᱱᱤᱝᱠᱟᱹ ᱜᱮ ᱵᱮᱠᱜᱨᱟᱣᱩᱱᱰ ᱦᱤᱡᱩᱜᱼᱟ ᱦᱩᱭᱱᱟ ᱟᱹᱰᱤ ᱟᱭᱢᱟ ᱪᱷᱚ ᱢᱤᱱᱤᱴ ᱵᱷᱤᱰᱤᱭᱳ ᱦᱩᱭᱱᱟ ᱚᱱᱟ ᱠᱷᱟᱹᱛᱤᱨ ᱛᱮ ᱟᱫᱚ ᱡᱟᱹᱥᱛᱤ ᱵᱟᱹᱧ ᱞᱟᱹᱭ ᱟᱯᱮ ᱠᱟᱱᱟ ᱵᱟᱯᱮ ᱵᱩᱡᱽ ᱫᱟᱲᱮᱭᱟᱜ ᱠᱷᱟᱱ ᱜᱷᱩᱨᱮ ᱵᱷᱤᱰᱤᱭᱳ ᱧᱮᱞ ᱯᱮ ᱟᱨ ᱵᱟᱠᱷᱟᱱ ᱰᱟᱣᱩᱱᱞᱳᱰ ᱠᱟᱛᱮᱫ ᱵᱷᱤᱰᱤᱭᱳ ᱵᱟᱨ ᱵᱟᱨ ᱧᱮᱞ ᱯᱮ ᱟᱨ ᱚᱱᱮ ᱛᱚᱧ ᱞᱟᱹᱭ ᱠᱮᱫ ᱠᱚᱱᱴᱟᱠ ᱱᱟᱢᱵᱟᱨ ᱛᱟᱦᱮᱱᱟ ᱛᱚ ᱢᱟ ᱛᱟᱦᱚᱞᱮ ᱵᱷᱤᱰᱭᱳ ᱱᱚᱰᱮ ᱜᱤᱧ ᱢᱩᱪᱟᱹᱫ ᱮᱫᱟ